ᱦᱟᱭ ᱜᱟᱛᱮ ᱠᱚ ᱛᱤᱦᱤᱧ ᱯᱟᱸᱪᱴᱤ ᱯᱨᱤᱛᱷᱤᱵᱤᱨ ᱵᱤᱠᱠᱷᱟᱛᱚ ᱡᱚᱱᱛᱨᱩᱣᱟᱜ ᱜᱚᱞᱯᱷᱚᱧ ᱞᱟᱹᱭ ᱟᱯᱮᱭᱟ ᱡᱟᱦᱟᱸᱭᱟᱜ ᱮᱢᱚᱱ ᱠᱷᱚᱢᱚᱛᱟ ᱢᱤᱫᱴᱮᱱ ᱡᱟᱦᱟᱡᱽ ᱩᱞ ᱰᱩᱵᱩᱡ ᱨᱮᱱᱟᱜ ᱠᱷᱮᱢᱚᱛᱟ ᱦᱚᱸ ᱛᱟᱦᱮᱱ ᱛᱟᱠᱚᱣᱟ ᱵᱩᱡᱽ ᱠᱮᱫᱟ ᱯᱮ ᱯᱟᱸᱪᱴᱤ ᱡᱚᱱᱛᱨᱩᱣᱟᱜ ᱜᱚᱞᱯᱷᱚᱧ ᱞᱟᱹᱭ ᱟᱯᱮ ᱠᱟᱱᱟ ᱩᱱᱠᱩ ᱡᱟᱦᱟᱡᱽ ᱥᱩᱫᱷᱩ ᱢᱤᱫᱴᱮᱱ ᱡᱟᱦᱟᱡᱽ ᱥᱩᱫᱷᱩ ᱠᱚ ᱰᱩᱵᱩᱡ ᱫᱟᱲᱮᱭᱟᱜᱼᱟ ᱟᱵᱚᱣᱟᱜ ᱠᱚ ᱵᱟᱭᱨᱮ ᱜᱚᱞᱯᱷᱚ ᱵᱩᱡᱽ ᱠᱮᱫᱟ ᱯᱮ ᱜᱟᱛᱮ ᱠᱚ ᱟᱸᱡᱚᱢ ᱛᱟᱵᱚᱱ ᱯᱮ ᱛᱟᱦᱚᱞᱮᱧ ᱞᱟᱹᱭ ᱟᱯᱮ ᱠᱟᱱᱟ ᱮᱠᱪᱩᱭᱮᱞᱤ ᱩᱱᱠᱩ ᱨᱟᱠᱷᱚᱥ ᱢᱮᱱ ᱛᱮᱦᱚᱸ ᱵᱷᱩᱞ ᱵᱟᱝ ᱦᱩᱭᱩᱜᱼᱟ ᱵᱩᱡᱽ ᱠᱮᱫᱟ ᱯᱮ ᱜᱟᱛᱮ ᱠᱚ ᱛᱟᱦᱚᱞᱮᱧ ᱞᱟᱹᱭ ᱟᱯᱮ ᱠᱟᱱᱟ ᱡᱩᱫᱤ ᱜᱟᱛᱮ ᱠᱚ ᱜᱚᱞᱯᱷᱚ ᱯᱮ ᱠᱩᱥᱤᱭᱟᱜᱼᱟ ᱞᱟᱭᱤᱠ ᱠᱚᱢᱮᱱᱴ ᱥᱮᱭᱟᱨ ᱫᱚ ᱟᱞᱚ ᱯᱮ ᱦᱤᱲᱤᱧᱟ ᱟᱨ ᱥᱟᱵᱥᱠᱨᱟᱭᱤᱵᱽ ᱜᱟᱛᱮ ᱠᱚ ᱛᱟᱦᱚᱞᱮᱧ ᱞᱟᱹᱭᱮᱫᱟ ᱜᱚᱞᱯᱷᱚᱧ ᱥᱩᱨᱩᱭᱮᱫᱟ ᱵᱩᱡᱽ ᱠᱮᱫᱟ ᱯᱮ ᱡᱚᱛᱚ ᱠᱷᱚᱱᱟᱜ ᱵᱚᱲᱚ ᱡᱚᱱᱛᱩᱣᱟᱜ ᱧᱩᱛᱩᱢ ᱛᱤᱧ ᱞᱟᱹᱭ ᱟᱯᱮ ᱠᱟᱱᱟ ᱟᱸᱡᱚᱢ ᱯᱮ ᱟᱯᱮ ᱛᱤᱥ ᱦᱚᱸ ᱵᱟᱯᱮ ᱟᱸᱡᱚᱢ ᱠᱟᱛᱮᱧ ᱞᱟᱹᱭ ᱟᱯᱮ ᱠᱟᱱᱟ ᱞᱮᱵᱤᱭᱮᱛᱷᱟᱱ ᱢᱟᱱᱮ ᱵᱚᱲᱚ ᱡᱚᱱᱛᱨᱩ ᱯᱨᱤᱛᱷᱤᱵᱤ ᱨᱮᱱ ᱵᱤᱠᱠᱷᱟᱛᱚ ᱢᱟᱱᱮ ᱨᱟᱠᱠᱚᱥ ᱞᱮᱠᱟᱱ ᱤᱭᱟᱹ ᱡᱚᱛᱚᱴᱟᱧ ᱟᱸᱡᱚᱢ ᱠᱟᱫᱟ ᱱᱩᱭ ᱪᱚᱞᱞᱤᱥ ᱯᱷᱩᱴ ᱢᱟᱱᱮ ᱪᱚᱞᱞᱤᱥ ᱯᱷᱩᱴᱮ ᱡᱤᱞᱤᱧᱟ ᱱᱚᱣᱟ ᱫᱚ ᱦᱚᱭᱛᱳ ᱦᱚᱞᱤᱣᱩᱰ ᱢᱩᱵᱷᱤ ᱠᱚᱨᱮ ᱯᱮ ᱧᱮᱞ ᱠᱟᱫᱟ ᱱᱚᱝᱠᱟ ᱫᱚ ᱵᱟᱯᱮ ᱧᱮᱞ ᱠᱟᱫᱟ ᱢᱟᱱᱮ ᱜᱚᱞᱯᱚ ᱱᱚᱣᱟ ᱫᱚ ᱥᱚᱛᱛᱤ ᱠᱟᱛᱷᱟ ᱠᱟᱱᱟ ᱦᱩᱭ ᱨᱮᱱᱟᱜ ᱯᱟᱛᱟ ᱠᱚᱨᱮ ᱜᱮᱯᱮ ᱟᱸᱡᱚᱢ ᱠᱟᱫᱟ ᱚᱠᱚᱭ ᱚᱠᱚᱭ ᱫᱚᱠᱚ ᱢᱚᱱᱮᱭᱟ ᱱᱩᱭ ᱫᱚ ᱥᱚᱢᱩᱫᱨᱚ ᱨᱮᱱ ᱟᱹᱰᱤ ᱢᱟᱨᱟᱝ ᱨᱟᱠᱠᱚᱥ ᱵᱩᱡᱽ ᱠᱮᱫᱟ ᱯᱮ ᱢᱟᱱᱮ ᱥᱚᱭᱛᱟᱱ ᱜᱮᱯᱮ ᱥᱟᱵ ᱫᱟᱲᱮᱭᱟᱭᱟ ᱥᱚᱢᱩᱫᱨᱚ ᱨᱮ ᱚᱠᱚᱭ ᱚᱠᱚᱭ ᱫᱚᱠᱚ ᱢᱮᱛᱟᱭᱟ ᱢᱮᱱᱟᱠᱚ ᱯᱨᱤᱛᱷᱤᱵᱤ ᱨᱮᱱᱟᱜ ᱥᱚᱢᱚᱥᱛᱚ ᱥᱚᱠᱛᱤ ᱱᱩᱭ ᱩᱯᱚᱨ ᱨᱮ ᱢᱮᱱᱟᱜᱼᱟ ᱟᱭᱟᱜ ᱤᱪᱪᱷᱟᱹ ᱛᱮ ᱠᱟᱹᱴᱤᱡ ᱫᱟᱲᱮᱭᱟᱜᱼᱟ ᱵᱚᱲᱚ ᱫᱟᱲᱮᱭᱟᱜᱼᱟᱭ ᱵᱩᱡᱽ ᱠᱮᱫᱟ ᱯᱮ ᱱᱩᱭ ᱫᱚ ᱮᱢᱚᱱ ᱤᱫᱤ ᱡᱚᱱᱛᱨᱚ ᱠᱟᱱᱟᱭ ᱟᱭᱟᱜ ᱢᱚᱱᱮ ᱛᱮ ᱠᱚᱱᱴᱨᱳᱞ ᱫᱟᱲᱮᱭᱟᱜᱼᱟᱭ ᱫᱩ ᱱᱟᱢᱵᱟᱨ ᱫᱚ ᱦᱩᱭᱩᱜ ᱠᱟᱱᱟ ᱫᱟ ᱫᱤᱜᱮᱱᱴᱤᱠ ᱚᱠᱴᱳᱯᱟᱥ ᱩᱱᱤ ᱡᱚᱱᱛᱩ ᱡᱮ ᱠᱳᱱᱳ ᱡᱟᱦᱟᱡᱽ ᱜᱮ ᱰᱩᱵᱩᱡ ᱨᱮᱱᱟᱜ ᱨᱮᱠᱚᱨᱰ ᱢᱮᱱᱟᱜ ᱛᱟᱭᱟ ᱡᱚᱛᱚ ᱨᱚᱠᱚᱢ ᱡᱟᱦᱟᱡᱽ ᱮ ᱰᱩᱵᱩᱡ ᱫᱟᱲᱮᱭᱟᱜᱼᱟ ᱟᱹᱰᱤ ᱠᱷᱚᱢᱚᱛᱟ ᱢᱮᱱᱟᱜ ᱛᱟᱭᱟ ᱡᱮ ᱠᱳᱱᱳ ᱡᱟᱦᱟᱸ ᱥᱮ ᱫᱩᱲᱩᱵ ᱫᱟᱲᱮᱭᱟᱜᱼᱟ ᱯᱨᱚᱭᱳᱡᱚᱱ ᱛᱩᱨᱩ ᱠᱩᱲᱤ ᱯᱷᱩᱴ ᱯᱚᱨᱡᱚᱱᱛᱚ ᱦᱩᱭᱩᱜᱼᱟ ᱥᱚᱢᱵᱚᱱ ᱛᱮ ᱟᱹᱰᱤ ᱩᱛᱟᱹᱨ ᱜᱚᱞᱯᱚ ᱠᱚᱵᱚᱱ ᱟᱸᱡᱚᱢ ᱠᱟᱫᱟ ᱵᱚᱞ ᱠᱷᱮᱞ ᱱᱤᱛᱚᱜ ᱫᱷᱟᱹᱵᱤᱡ ᱱᱚᱣᱟ ᱯᱨᱤᱛᱷᱤᱵᱤ ᱨᱮ ᱯᱨᱚᱢᱟᱱ ᱵᱟᱝ ᱧᱟᱢ ᱠᱟᱱᱟ ᱡᱮ ᱱᱩᱭ ᱡᱚᱱᱛᱨᱩ ᱢᱮᱱᱟᱭᱟ ᱠᱤᱪᱷᱩ ᱠᱤᱪᱷᱩ ᱦᱚᱲ ᱫᱚᱠᱚ ᱢᱚᱱᱮᱭᱟ ᱱᱩᱭ ᱡᱚᱱᱛᱨᱩ ᱢᱮᱱᱟᱭ ᱜᱮᱭᱟ ᱢᱟᱱᱮ ᱢᱤᱫ ᱠᱟᱹᱞᱤᱱ ᱵᱟᱥ ᱮᱫ ᱮᱠᱷᱚᱱᱳ ᱱᱩᱭᱟᱜ ᱥᱚᱨᱤᱨ ᱨᱮᱱᱟᱜ ᱪᱤᱱᱦᱟᱹ ᱮᱠᱷᱚᱱᱳ ᱥᱚᱢᱩᱫᱨᱚ ᱫᱷᱟᱨᱮ ᱠᱚᱨᱮ ᱧᱟᱢᱚᱜ ᱜᱮᱭᱟ ᱢᱟᱱᱮ ᱛᱟᱲᱟ ᱞᱮᱠᱷᱟᱱ ᱧᱟᱢᱚᱜ ᱜᱮᱭᱟ ᱢᱟᱱᱮ ᱩᱱᱤᱭᱟᱜ ᱦᱟᱲ ᱜᱳᱲ ᱠᱚ ᱧᱟᱢᱚᱜ ᱜᱮᱭᱟ ᱮᱠᱷᱚᱱᱳ ᱵᱩᱡᱽ ᱠᱮᱫᱟ ᱯᱮ ᱵᱩᱡᱩᱜᱼᱟ ᱡᱮ ᱢᱤᱫ ᱠᱟᱞᱤ ᱱᱩᱭ ᱡᱚᱱᱛᱨᱩᱭ ᱫᱟ ᱵᱩᱞᱩ ᱱᱤᱭᱟᱹ ᱵᱟᱨᱭᱟ ᱠᱟᱹᱦᱤᱱᱤ ᱢᱮᱱᱟᱜᱼᱟ ᱠᱤᱪᱷᱩ ᱦᱚᱲ ᱫᱚᱠᱚ ᱞᱟᱹᱭᱟ ᱱᱩᱭ ᱫᱚ ᱥᱚᱢᱩᱫᱨᱚ ᱨᱮ ᱨᱟᱠᱷᱚ ᱠᱤᱪᱷᱩ ᱦᱚᱲ ᱫᱚᱠᱚ ᱞᱟᱹᱭᱟ ᱥᱩᱫᱷᱩ ᱥᱚᱵᱫᱚ ᱡᱮ ᱟᱱᱴᱟᱨᱠᱴᱤᱠ ᱢᱚᱦᱟᱥᱟᱜᱚᱨ ᱨᱮ ᱥᱚᱵᱫᱚ ᱟᱭ ᱱᱩᱭ ᱥᱚᱵᱫᱚᱭ ᱢᱟᱱᱮ ᱠᱚ ᱞᱟᱹᱭᱟ ᱡᱮ ᱱᱚᱣᱟ ᱵᱚᱨᱚᱯ ᱨᱟᱹᱯᱩᱫ ᱛᱮ ᱥᱟᱲᱮ ᱠᱟᱱᱟ ᱟᱨ ᱠᱤᱪᱷᱩ ᱦᱚᱲ ᱫᱚᱠᱚ ᱞᱟᱹᱭᱟ ᱱᱩᱭ ᱨᱟᱠᱷᱚᱥ ᱜᱮ ᱥᱟᱲᱮ ᱦᱚᱪᱚᱭᱮᱫᱟᱭ ᱨᱟᱹᱯᱩᱫ ᱮᱫᱟᱭ ᱟᱨᱠᱤ ᱵᱩᱡᱽ ᱠᱮᱫᱟ ᱯᱮ ᱵᱤᱜᱽᱜᱟᱱᱟᱜ ᱢᱚᱛᱚ ᱱᱩᱭ ᱡᱚᱱᱛᱨᱩ ᱵᱟᱭ ᱵᱤᱜᱽᱜᱟᱱᱟᱜ ᱢᱚᱛᱚ ᱛᱮ ᱱᱩᱭ ᱡᱚᱱᱛᱨᱩ ᱵᱟᱥ ᱮᱫ ᱛᱮ ᱞᱟᱹᱭᱟ ᱱᱩᱭ ᱫᱚ ᱟᱹᱰᱤ ᱵᱚᱲᱚ ᱨᱟᱠᱚ ᱥᱚᱢᱩᱫᱨᱚ ᱮᱠᱫᱚᱢ ᱞᱟᱛᱟᱨ ᱮᱠᱫᱚᱢ ᱫᱟᱜ ᱞᱟᱛᱟᱨ ᱮᱠᱫᱚᱢ ᱵᱟᱥ ᱮᱫ ᱛᱮ ᱵᱩᱡᱽ ᱠᱮᱫᱟ ᱯᱨᱤᱛᱷᱤᱵᱤ ᱨᱮ ᱮᱠᱷᱚᱱ ᱠᱚᱭᱮᱠ ᱠᱳᱴᱤ ᱡᱚᱱᱛᱨᱩ ᱢᱮᱱᱟᱜ ᱠᱚᱣᱟ ᱠᱤᱱᱛᱩ ᱟᱵᱚᱣᱟᱜ ᱡᱚᱛᱚ ᱦᱚᱲᱟᱜ ᱧᱩᱛᱩᱢ ᱵᱟᱵᱚᱱ ᱵᱟᱲᱟᱭᱟ ᱵᱩᱡᱽ ᱠᱮᱫᱟ ᱯᱮ ᱜᱟᱛᱮ ᱠᱚ ᱠᱷᱟᱹᱛᱤᱨ ᱛᱮ ᱱᱩᱭ ᱛᱟᱦᱮᱱ ᱨᱮᱱᱟᱜ ᱚᱥᱚᱢᱵᱷᱚᱵ ᱠᱳᱱᱳ ᱵᱮᱯᱟᱨ ᱫᱚ ᱵᱟᱝ ᱠᱟᱱᱟ ᱡᱟᱨᱢᱩ ᱜᱟᱱᱰᱟᱨ

ᱰᱮᱠᱳᱥᱟᱨᱚᱥ ᱡᱚᱠᱷᱚᱱ ᱰᱟᱭᱱᱟᱥᱚᱨ ᱵᱟᱠᱚ ᱛᱟᱦᱮᱸ ᱞᱮᱱᱟ ᱛᱚᱠᱷᱚᱱ ᱱᱩᱭ ᱡᱚᱱᱛᱨᱩ ᱡᱚᱱᱢᱚ ᱦᱩᱭ ᱞᱮᱱ ᱛᱟᱭᱟ ᱱᱩᱭᱟᱜ ᱮᱠᱷᱚᱱ ᱦᱚᱲᱢᱚ ᱡᱟᱨᱢᱟᱨᱤ ᱠᱚ ᱡᱟᱨᱢᱟᱨᱤ ᱨᱮᱠᱚ ᱧᱟᱢ ᱞᱮᱫᱟ ᱱᱩᱭᱟᱜ ᱫᱷᱚᱝᱥᱚ ᱦᱚᱲᱢᱚ ᱟᱨᱠᱤ ᱱᱩᱭ ᱧᱮᱞᱛᱮ ᱛᱤᱢᱤ ᱦᱟᱹᱠᱩ ᱟᱨ ᱠᱩᱢᱤᱞ ᱞᱮᱠᱟ ᱫᱮᱠᱷᱛᱮ ᱛᱟᱦᱮᱸ ᱞᱮᱱᱟᱭ ᱠᱤᱪᱷᱩᱴᱟ ᱩᱱᱠᱩ ᱞᱮᱠᱟ ᱢᱤᱞᱮ ᱛᱟᱦᱮᱸ ᱞᱮᱱᱟᱭ ᱫᱮᱠᱷᱛᱮ ᱟᱨᱠᱤ ᱚᱵᱤᱠᱚᱞ ᱵᱟᱝ ᱨᱮᱦᱚᱸ ᱠᱤᱪᱷᱩᱴᱟ ᱩᱱᱠᱩ ᱞᱮᱠᱟ ᱧᱮᱞᱛᱮ ᱛᱟᱦᱮᱸ ᱞᱮᱱᱟᱭ ᱱᱩᱭᱟᱜ ᱜᱚᱡ ᱦᱚᱲᱢᱚ ᱵᱤᱜᱽᱜᱟᱱᱤᱠ ᱠᱚ ᱯᱟᱸᱪ ᱪᱷᱚᱴᱤ ᱫᱮᱥ ᱨᱮᱠᱚ ᱧᱮᱞ ᱞᱮᱫᱟ ᱵᱩᱡᱽ ᱠᱮᱫᱟ ᱯᱮ ᱢᱟᱱᱮ ᱪᱮᱫᱠᱟ ᱡᱚᱱᱛᱨᱩᱭ ᱛᱟᱦᱮᱸ ᱞᱮᱱᱟ ᱟᱨᱠᱤ ᱡᱟᱦᱟᱸ ᱢᱚᱫᱽᱫᱷᱮ ᱨᱮ ᱛᱟᱦᱮᱸ ᱞᱮᱱᱟ ᱟᱨᱡᱮᱱᱴᱤᱱᱟ ᱨᱟᱥᱤᱭᱟ ᱟᱨ ᱤᱝᱞᱮᱱᱰ ᱨᱮ ᱱᱩᱭᱟᱜ ᱫᱮᱦᱚ ᱠᱚ ᱧᱟᱢ ᱞᱮᱫᱟ ᱟᱹᱰᱤ ᱢᱟᱨᱟᱝ ᱰᱟᱴᱟ ᱠᱷᱟᱹᱛᱤᱨ ᱛᱮ ᱯᱨᱤᱛᱷᱤᱵᱤ ᱨᱮ ᱱᱩᱭᱟᱜ ᱧᱩᱛᱩᱢ ᱛᱟᱦᱮᱸ ᱞᱮᱱᱟ ᱜᱟᱛᱮ ᱠᱚ ᱱᱚᱣᱟ ᱵᱷᱤᱰᱤᱭᱳ ᱫᱚ ᱱᱩᱱ ᱢᱟᱨᱟᱝ ᱜᱮ ᱛᱟᱦᱮᱸ ᱞᱮᱱᱟ ᱯᱞᱤᱡᱽ ᱜᱟᱛᱮ ᱠᱚ ᱞᱟᱭᱤᱠ ᱠᱚᱢᱮᱱᱴ ᱥᱟᱵᱥᱠᱨᱟᱭᱤᱵ ᱫᱚ ᱟᱞᱚᱯᱮ ᱦᱤᱲᱤᱧᱟ ᱜᱟᱛᱮ ᱠᱚ ᱚᱠᱚᱭ ᱵᱚᱸᱜᱟ ᱵᱤᱣᱴᱤ ᱚᱯᱮᱞᱟ ᱠᱟᱱᱟ ᱜᱩᱜᱩᱞ ᱫᱩᱱᱤᱭᱟ ᱨᱮ ᱜᱮᱢ ᱪᱟᱹᱰᱩᱣᱟ ᱠᱟᱱᱟ ᱟᱨᱟ ᱛᱚᱨᱟ ᱩᱢᱮᱨᱮ ᱵᱟᱹᱜᱤᱭᱟᱢ ᱠᱟᱱᱟ ᱫᱩᱞᱟᱹ ᱫᱚ ᱪᱮᱫ ᱠᱟᱱᱟ ᱵᱟᱢ ᱴᱷᱤᱠᱟᱹ ᱦᱟᱨᱟ